ᱚᱱᱟ ᱯᱟᱨᱚᱴᱤᱧ ᱚᱰᱚᱠ ᱠᱮᱫᱟ ᱚᱱᱠᱟ ᱜᱳᱞ ᱜᱳᱞ ᱯᱟᱨᱚᱴᱤ ᱱᱚᱣᱟ ᱜᱮ ᱵᱨᱮᱠᱯᱷᱟᱥᱴ ᱫᱚ ᱦᱩᱭᱩᱜᱼᱟ ᱦᱟᱸᱜ ᱛᱟᱞᱟ ᱛᱟᱞᱟ ᱨᱮ ᱜᱮᱫ ᱞᱮᱜᱮ ᱱᱚᱝᱠᱟ ᱠᱟᱛᱮ ᱚᱱᱠᱟᱧ ᱜᱮᱫ ᱠᱮᱫᱟ ᱱᱚᱜᱼᱚ ᱱᱚᱝᱠᱟ ᱛᱟᱞᱟ ᱛᱟᱞᱟ ᱨᱤᱧ ᱜᱮᱫ ᱠᱮᱫᱟ ᱟᱨ ᱱᱤᱛᱚᱜ ᱫᱚ ᱵᱟᱴᱟ ᱨᱤᱧ ᱞᱟᱜᱟᱣᱟᱜᱼᱟ ᱱᱚᱜᱼᱚᱭ ᱵᱟᱴᱟ ᱱᱚᱜᱼᱚᱭ ᱡᱚᱛᱚ ᱨᱮᱜᱮ ᱵᱟᱴᱟᱨᱤᱧ ᱞᱟᱜᱟᱣ ᱥᱟᱹᱛ ᱠᱮᱫᱟ ᱯᱷᱨᱟᱭᱤᱝ ᱯᱮᱱ ᱫᱚ ᱞᱚᱞᱚ ᱟᱠᱟᱱᱟ ᱱᱚᱣᱟ ᱨᱮᱜᱮ ᱚᱱᱟ ᱯᱟᱣᱨᱩᱴᱤᱧ ᱥᱮᱠᱟᱣᱟ ᱡᱟᱦᱟᱸ ᱵᱨᱮᱰ ᱨᱮ ᱚᱱᱠᱟ ᱵᱟᱴᱟᱨᱤᱧ ᱞᱟᱜᱟᱣ ᱟᱠᱟᱫᱟ ᱚᱱᱟ ᱵᱨᱮᱰ ᱜᱮ ᱱᱚᱝᱠᱟ ᱯᱷᱨᱟᱭᱤᱝ ᱯᱮᱱ ᱨᱮ ᱢᱤᱫᱴᱟᱝ ᱢᱤᱫᱴᱟᱝ ᱠᱟᱛᱮ ᱤᱧ ᱫᱚᱦᱚ ᱤᱫᱤᱭᱮᱫᱟ ᱡᱟᱦᱟᱸ ᱛᱤᱱᱟᱹᱜ ᱥᱟᱦᱚᱵᱼᱟ ᱩᱱᱟᱹᱜ ᱢᱤᱫ ᱫᱷᱟᱣ ᱨᱮᱫᱚ ᱡᱚᱛᱚ ᱫᱚ ᱵᱟᱭ ᱥᱟᱦᱚᱵᱚᱜᱼᱟ ᱚᱱᱟ ᱱᱟᱠᱷᱟ ᱫᱚ ᱦᱩᱭᱱᱟ ᱥᱮᱠᱟᱣ ᱦᱩᱭᱱᱟ ᱦᱟᱱᱟ ᱥᱟ ᱡᱚᱛᱚ ᱚᱱᱟ ᱠᱷᱩᱱᱛᱤ ᱛᱮᱧ ᱩᱞᱴᱟᱹᱣᱟᱜ ᱠᱟᱱᱟ ᱢᱤᱫᱴᱟᱝ ᱢᱤᱫᱴᱟᱝ ᱢᱚᱡᱽ ᱜᱮ ᱥᱮᱠᱟᱣ ᱟᱠᱟᱱᱟ ᱵᱮᱥᱤ ᱫᱚ ᱵᱟᱭ ᱨᱚᱸᱜᱚ ᱟᱠᱟᱱᱟ ᱚᱱᱮᱠ ᱥᱚᱢᱚᱭ ᱥᱮᱠᱟᱣ ᱵᱮᱥᱤ ᱞᱮᱱᱠᱷᱟᱱ ᱦᱮᱸᱫᱮ ᱜᱮ ᱧᱮᱞᱚᱜᱼᱟ ᱧᱮᱞ ᱛᱮᱢᱟ ᱵᱮᱥ ᱵᱟᱭ ᱧᱮᱞᱚᱜ ᱡᱚᱢ ᱛᱮᱦᱚᱸ ᱩᱱᱟᱹᱜ ᱵᱮᱥ ᱫᱚ ᱵᱷᱟᱞᱮ ᱵᱟᱭ ᱵᱩᱡᱷᱟᱹᱜᱼᱟ ᱛᱚ ᱱᱚᱣᱟ ᱫᱚ ᱵᱮᱥ ᱜᱮ ᱥᱮᱠᱟᱣ ᱟᱠᱟᱱ ᱛᱤᱧᱟᱹ ᱦᱚᱸᱜᱼᱚᱭ ᱢᱚᱡᱽ ᱜᱮ ᱥᱮᱠᱟᱣ ᱮᱱᱟ ᱟᱫᱚ ᱢᱤᱫᱴᱟᱝ ᱢᱤᱫᱴᱟᱝ ᱱᱚᱣᱟ ᱛᱷᱟᱹᱨᱤ ᱨᱤᱧ ᱩᱪᱟᱹᱲ ᱠᱟᱜ ᱠᱟᱱᱟ ᱯᱷᱨᱟᱭᱤᱝ ᱯᱮᱱ ᱫᱚ ᱞᱟᱦᱟ ᱛᱮᱧ ᱞᱚᱞᱚ ᱚᱪᱚ ᱞᱮᱫᱟ ᱟᱨ ᱟᱸᱪ ᱠᱚᱢ ᱠᱟᱛᱮ ᱚᱱᱟ ᱵᱨᱮᱰ ᱠᱚᱫᱚᱧ ᱥᱮᱠᱟᱣ ᱠᱟᱫᱟ ᱟᱨ ᱵᱮᱥᱤ ᱦᱟᱭ ᱠᱟᱜ ᱠᱷᱟᱡ ᱨᱮᱦᱚᱸ ᱚᱱᱟ ᱫᱚ ᱠᱷᱮᱭᱟᱞ ᱦᱩᱭᱩᱜᱼᱟ ᱥᱩᱨ ᱨᱮ ᱛᱟᱦᱮᱱᱟ ᱵᱟᱝᱠᱷᱟᱱ ᱟᱹᱰᱤ ᱞᱚᱜᱚᱱ ᱨᱚᱸᱜᱚ ᱜᱚᱫᱚᱜᱼᱟ ᱛᱚ ᱵᱨᱮᱰ ᱠᱚᱫᱚ ᱡᱚᱛᱚ ᱛᱷᱟᱹᱨᱤ ᱨᱮ ᱫᱚᱦᱚ ᱦᱩᱭᱱᱟ ᱟᱨ ᱞᱚᱞᱚ ᱞᱚᱞᱚ ᱦᱚᱸᱜᱼᱚᱭ ᱪᱟ ᱥᱩᱨ ᱦᱩᱭᱱᱟ ᱟᱫᱚ ᱡᱚᱢ ᱦᱩᱭᱩᱜᱼᱟ